ᱜᱚᱢᱠᱮ ᱡᱟᱱᱟᱢ ᱛᱟᱭᱚᱢ ᱥᱟᱶᱛᱟ ᱨᱮ ᱪᱮᱫ ᱠᱟᱹᱢᱤ ᱦᱚᱨᱟ ᱠᱚ ᱛᱟᱦᱮᱸ ᱟᱠᱟᱱᱟ ᱡᱟᱦᱟᱸ ᱠᱩᱠᱞᱤᱢ ᱫᱚᱦᱚ ᱠᱮᱫ ᱫᱚ ᱚᱱᱟ ᱨᱮᱱᱟᱜ ᱞᱟᱹᱱᱟᱹᱭ ᱞᱟᱹᱭ ᱢᱟᱦᱟ ᱢᱟᱲᱟᱝ ᱨᱮ ᱥᱟᱱᱟᱢ ᱫᱤᱥᱚᱢ ᱦᱚᱲ ᱠᱚ ᱟᱹᱞᱤᱧᱟᱜ ᱱᱚᱣᱟ ᱜᱟᱞᱚᱪ ᱥᱟᱱᱟᱢ ᱦᱚᱲ ᱠᱚ ᱟᱸᱡᱚᱢ ᱥᱟᱸᱜᱮ ᱥᱟᱶᱛᱮ ᱚᱠᱟ ᱠᱚᱨᱮ ᱵᱟᱹᱞᱤᱧ ᱜᱟᱱᱟ ᱚᱱᱟ ᱦᱩᱲᱟᱹᱜ ᱠᱚᱨᱮ ᱫᱚ ᱫᱤᱥᱟᱹ ᱮᱢᱟᱞᱤᱧ ᱯᱮ᱾ ᱛᱚᱵᱮ ᱡᱟᱱᱟᱢ ᱯᱚᱨᱮ ᱡᱟᱦᱟᱸ ᱠᱟᱹᱢᱤ ᱦᱚᱨᱟ ᱠᱚ ᱛᱟᱦᱮᱱ ᱠᱟᱱᱟ ᱱᱚᱣᱟ ᱫᱚ ᱟᱭᱳ ᱠᱚ ᱡᱟᱹᱥᱛᱤ ᱠᱟᱨ ᱛᱮ ᱫᱚ ᱯᱨᱚᱛᱮᱠ ᱫᱤᱥᱚᱢ ᱨᱮ ᱱᱟᱦᱟᱜ ᱥᱟᱱᱟᱢ ᱦᱚᱲ ᱠᱚᱜᱮ ᱠᱚ ᱵᱟᱲᱟᱭ ᱟᱠᱟᱫᱼᱟ᱾ ᱵᱟᱲᱟᱭ ᱟᱠᱟᱫ ᱜᱮᱭᱟ᱾ ᱪᱮᱠᱟᱛᱮ ᱱᱟᱵᱟᱞᱚᱠ ᱜᱤᱫᱽᱨᱟᱹ ᱡᱟᱱᱟᱢ ᱡᱷᱚᱜ ᱟᱭᱳ ᱦᱚᱲ ᱠᱚᱜᱮ ᱵᱤᱥᱛᱤ ᱥᱩᱨ ᱨᱮᱠᱚ ᱛᱟᱦᱮᱱ ᱠᱟᱱᱟ᱾ ᱟᱪᱪᱷᱟ᱾ ᱦᱳᱭ ᱟᱫᱚ ᱱᱟᱵᱟᱞᱚᱠ ᱡᱟᱦᱟᱸ ᱵᱟᱹᱠᱠᱷᱩᱞ ᱨᱮ ᱚᱯᱮᱞ ᱮᱱᱟᱭ᱾ ᱟᱪᱪᱷᱟ ᱚᱱᱮ ᱚᱯᱮᱞ ᱮᱱ ᱛᱟᱭᱚᱢ ᱫᱚ ᱚᱱᱟ ᱚᱲᱟᱜ ᱨᱮ ᱟᱭᱳ ᱦᱚᱲ ᱠᱚ ᱡᱟᱦᱟᱸ ᱠᱚ ᱛᱟᱦᱮᱸ ᱠᱚᱜᱼᱟ ᱩᱱᱠᱩ ᱜᱮ ᱵᱟᱹᱴᱤ ᱠᱚᱠᱚ ᱫᱟᱞ ᱫᱟᱞ ᱥᱟᱰᱮᱭᱟ ᱥᱟᱰᱮᱭᱟ ᱠᱚ ᱟᱪᱪᱷᱟ ᱟᱪᱪᱷᱟ ᱫᱟᱞ ᱥᱟᱰᱮ ᱛᱟᱭᱱᱚᱢ ᱦᱩᱸ ᱵᱟᱦᱟᱨ ᱨᱮ ᱵᱟᱵᱟ ᱛᱮᱠᱚ ᱠᱚᱠᱚ ᱛᱟᱦᱮᱱ ᱫᱚ ᱟᱪᱪᱷᱟ ᱵᱟᱵᱟ ᱦᱚᱲ ᱠᱚ ᱵᱟᱵᱟ ᱦᱚᱲ ᱠᱚ ᱦᱩᱸ ᱦᱩᱸ ᱩᱱᱠᱩ ᱥᱟᱛᱮ ᱥᱟᱹᱲᱤᱢ ᱠᱚ ᱫᱟᱞᱟ ᱫᱟᱞ ᱟᱠᱚ ᱱᱚᱣᱟ ᱨᱮᱱᱟᱜ ᱢᱮᱱᱮᱛ ᱫᱚ

ᱱᱤᱨᱟᱹᱭ ᱱᱟᱯᱟᱭ ᱠᱚ ᱱᱤᱨᱟᱹᱭ ᱱᱟᱯᱟᱭ ᱠᱚ ᱩᱱᱠᱩ ᱠᱚᱦᱚᱸ ᱱᱚᱣᱟ ᱨᱩ ᱟᱸᱡᱚᱢ ᱛᱮᱠᱚ ᱵᱟᱲᱟᱭᱟ ᱡᱮ ᱱᱚᱣᱟ ᱜᱚᱨᱟᱢ ᱨᱮ ᱱᱚᱣᱟ ᱵᱟᱹᱠᱷᱩᱞ ᱨᱮ ᱱᱟᱣᱟ ᱯᱮᱲᱟ ᱠᱚᱠᱚ ᱥᱮᱴᱮᱨ ᱮᱱᱟ ᱥᱮᱴᱮᱨ ᱟᱠᱟᱱᱟ ᱠᱚ ᱢᱮᱱᱛᱮ ᱟᱨ ᱥᱟᱛᱮ ᱥᱟᱹᱲᱤᱢ ᱫᱟᱞ ᱨᱮᱱᱟᱜ ᱢᱮᱱᱮᱛ ᱫᱚ ᱱᱚᱣᱟ ᱠᱟᱱᱟ ᱛᱮᱦᱮᱧ ᱠᱷᱚᱱ ᱟᱢ ᱱᱚᱣᱟ ᱥᱟᱛᱮ ᱥᱟᱹᱲᱤᱢ ᱞᱟᱛᱟᱨ ᱨᱮ ᱵᱟᱥᱟ ᱰᱮᱨᱟᱢ ᱧᱟᱢ ᱠᱮᱜᱼᱟ ᱟᱪᱪᱷᱟ ᱡᱤᱣᱮᱫ ᱡᱤᱵᱚᱱ ᱵᱷᱳᱨ ᱡᱤᱣᱮᱫ ᱱᱟᱜ ᱡᱤᱵᱚᱱ ᱫᱷᱟᱹᱨᱤᱡ ᱦᱳᱭ ᱱᱚᱣᱟ ᱨᱮᱱᱟᱜ ᱵᱤᱦᱤᱛ ᱫᱚ ᱱᱚᱜᱼᱚᱭ ᱱᱚᱝᱠᱟ ᱢᱮᱱᱟᱜᱼᱟ ᱟᱪᱪᱷᱟ ᱤᱱᱟᱹ ᱛᱟᱭᱚᱢ ᱫᱚ ᱚᱱᱟ ᱚᱲᱟᱜ ᱨᱮ ᱡᱟᱦᱟᱸᱭ ᱱᱟᱜ ᱵᱟᱝ ᱠᱚ ᱡᱟᱜ ᱡᱚᱴᱮᱫ ᱟᱠᱟᱱ ᱵᱟᱝ ᱠᱚ ᱪᱷᱩᱛ ᱜᱚᱵᱚᱫ ᱵᱚᱞᱚ ᱟᱠᱟᱱ ᱟᱠᱟᱱ ᱚᱱᱟ ᱚᱲᱟᱜ ᱵᱟᱝ ᱠᱚ ᱵᱚᱞᱚ ᱟᱠᱟᱱ ᱵᱟᱝ ᱠᱚ ᱵᱚᱞᱚ ᱟᱠᱟᱱ ᱩᱱᱠᱩ ᱟᱪᱪᱷᱟ᱾ ᱵᱟᱵᱟ ᱦᱚᱲ ᱠᱚ ᱦᱩᱸ ᱟᱵᱚ ᱢᱟ ᱱᱤᱨᱟᱹᱭ ᱱᱟᱯᱟᱭ ᱦᱚᱲ ᱵᱚᱸᱜᱟ ᱵᱩᱨᱩ ᱥᱟᱞᱟᱜ ᱥᱮᱨᱣᱟ ᱛᱟᱵᱚ ᱢᱮᱱᱟᱜᱼᱟ ᱢᱮᱱᱟᱜᱼᱟ ᱟᱹᱛᱩ ᱨᱤᱱᱤᱡ ᱱᱤᱨᱟᱹᱭ ᱱᱟᱯᱟᱭ ᱦᱚᱲ ᱱᱟᱭᱠᱮ ᱟᱪᱪᱷᱟ ᱩᱱᱤ ᱫᱚ ᱪᱷᱩᱛ ᱜᱚᱵᱚᱫ ᱮᱱ ᱠᱷᱟᱱ ᱟᱹᱛᱩ ᱜᱚᱨᱟᱢ ᱟᱫᱚ ᱜᱚᱨᱟᱢ ᱨᱮᱫᱚ ᱫᱟᱠᱟ ᱡᱚᱢ ᱫᱚ ᱵᱟᱭ ᱜᱟᱱᱚᱜᱼᱟ ᱵᱟᱭ ᱜᱟᱱᱚᱜᱼᱟ ᱵᱟᱭ ᱜᱟᱱᱚᱜᱼᱟ ᱦᱳᱭ ᱦᱩᱸ, ᱡᱟᱦᱟᱸ ᱚᱱᱟ ᱵᱚᱸᱜᱟ ᱦᱤᱥᱟᱹᱵ ᱵᱩᱨᱩ ᱥᱟᱵ ᱢᱮᱱᱟᱜ ᱟᱠᱟᱫ ᱠᱚ ᱢᱮᱱᱟᱜ ᱟᱠᱟᱫ ᱠᱚᱣᱟ ᱦᱩᱸ, ᱟᱫᱚ ᱚᱱᱟ ᱦᱤᱥᱟᱹᱵ ᱛᱮ ᱡᱟᱦᱟᱸᱭ ᱜᱮ ᱵᱟᱦᱨᱮ ᱨᱮ ᱢᱮᱱᱟᱜ ᱵᱚᱱ ᱦᱟᱸᱜ ᱩᱱᱤ ᱞᱟᱜᱮ ᱛᱮ ᱞᱟᱜᱮ ᱱᱟᱭᱠᱮ ᱵᱟᱵᱟ ᱴᱷᱮᱱ ᱥᱮᱱ ᱠᱟᱛᱮ ᱞᱟᱹᱭᱟ ᱛᱮᱦᱮᱧ ᱟᱞᱮ ᱚᱲᱟᱜ ᱨᱮ ᱱᱟᱣᱟ ᱯᱮᱲᱟ ᱠᱚᱠᱚ ᱥᱮᱴᱮᱨ ᱟᱠᱟᱱᱟ ᱤᱱᱟᱹᱜ ᱠᱷᱟᱱ ᱜᱮ ᱱᱟᱭᱠᱮ ᱤᱱᱟᱹᱜ ᱠᱷᱟᱱᱮ ᱵᱟᱲᱟᱭᱟ ᱡᱮ ᱟᱹᱛᱩ ᱫᱚ ᱜᱚᱨᱟᱢ ᱫᱚ ᱪᱷᱩᱛ ᱜᱚᱵᱚᱫ ᱮᱱᱟ ᱜᱚᱵᱚᱫ ᱮᱱᱟ ᱟᱪᱪᱷᱟ ᱟᱫᱚ ᱜᱚᱨᱟᱢ ᱨᱮᱫᱚ ᱫᱟᱠᱟ ᱫᱚ ᱵᱟᱭ ᱡᱚᱢᱟ ᱥᱤᱢ ᱚᱱᱟ ᱜᱚᱨᱟᱢ ᱵᱟᱦᱨᱮ ᱨᱮ ᱡᱚᱢᱟᱭ ᱡᱚᱢ ᱫᱟᱲᱮᱭᱟᱜᱼᱟ ᱚᱱᱛᱮ ᱫᱚ ᱡᱚᱢ ᱫᱟᱲᱮᱭᱟᱜᱼᱟ ᱤᱱᱟᱹ ᱛᱟᱭᱚᱢ ᱜᱚᱰᱮᱛ ᱴᱷᱮᱱ ᱥᱮᱱ ᱦᱩᱭᱩᱜᱼᱟ ᱜᱚᱰᱮᱛ ᱴᱷᱮᱱ ᱜᱚᱰᱮᱛ ᱴᱷᱮᱱ ᱠᱚ ᱥᱮᱱ ᱮᱱᱠᱷᱟᱱ ᱱᱚᱜᱼᱚᱭ ᱱᱟᱦᱟᱜ ᱚᱲᱟᱜ ᱪᱷᱩᱛ ᱜᱚᱵᱚᱫ ᱟᱠᱟᱱ ᱫᱚ᱾ ᱟᱪᱪᱷᱟ᱾ ᱱᱚᱣᱟ ᱠᱟᱹᱢᱤ ᱠᱚ ᱪᱮᱫ ᱞᱮᱠᱟ ᱨᱮ ᱥᱩᱥᱟᱹᱨ ᱢᱟᱨᱥᱟᱞᱚᱜᱼᱟ ᱚᱱᱟ ᱞᱟᱹᱜᱤᱫ ᱛᱮ ᱠᱟᱹᱢᱤ ᱦᱚᱨᱟ ᱠᱚ ᱧᱟᱢ ᱠᱚ ᱞᱟᱹᱜᱤᱫ ᱛᱮ ᱵᱚᱨᱟᱛ ᱠᱚᱣᱟᱭ᱾ ᱵᱚᱨᱟᱛ ᱠᱚᱣᱟᱭ ᱟᱪᱪᱷᱟ᱾ ᱟᱨ ᱩᱱᱤ ᱫᱷᱟᱹᱭ ᱵᱩᱰᱷᱤ ᱟᱹᱜᱩ ᱞᱟᱹᱜᱤᱫ ᱛᱮ ᱦᱩᱸ᱾ ᱵᱟᱨ ᱦᱚᱲᱮ ᱵᱚᱨᱟᱛ ᱠᱤᱱᱟ᱾ ᱵᱚᱨᱟᱛ ᱠᱤᱱᱟᱭ᱾ ᱟᱨ᱾ ᱩᱱᱤ ᱥᱩᱢᱩᱝ ᱛᱮᱦᱚᱸ ᱥᱩᱥᱟᱹᱨ ᱢᱟᱥᱟᱨ ᱠᱟᱹᱢᱤ ᱵᱟᱭ ᱦᱩᱭᱩᱜᱼᱟ ᱟᱵᱚ ᱢᱟ ᱟᱵᱚᱛᱮ ᱥᱟᱶᱛᱮ ᱢᱟᱱᱮ ᱥᱩᱥᱟᱹᱨᱚᱜ ᱨᱮᱱᱟᱜ ᱠᱟᱹᱢᱤ ᱦᱚᱨᱟ ᱟᱵᱚ ᱥᱟᱶᱛᱟ ᱨᱮ ᱚᱲᱟᱜ ᱨᱮ ᱡᱩᱫᱤ ᱱᱟᱵᱟᱞᱚᱠᱮ ᱚᱯᱮᱞ ᱟᱠᱟᱱᱟ ᱮᱱᱠᱷᱟᱱ ᱫᱚ ᱴᱩᱰᱩ ᱚᱲᱟᱜ ᱵᱟᱫ ᱠᱟᱛᱮ ᱮᱴᱟᱜ ᱯᱟᱹᱨᱤᱥ ᱨᱮᱱ ᱵᱟᱨᱭᱟ ᱛᱤᱨᱤ ᱯᱩᱨᱩᱥᱮ ᱧᱟᱢ ᱠᱤᱱᱟ ᱩᱱᱠᱤᱱ ᱫᱚ ᱪᱮᱫ ᱠᱤᱱ ᱠᱟᱹᱢᱤᱭᱟ ᱠᱩᱲᱤ ᱫᱚ ᱥᱟᱥᱟᱝ ᱮ ᱨᱤᱫᱟ ᱟᱨ ᱠᱚᱲᱟ ᱫᱚ ᱱᱟᱦᱟᱜ ᱩᱱᱤ ᱱᱟᱵᱟᱞᱚᱠ ᱠᱚᱲᱟ ᱜᱤᱫᱽᱨᱟᱹ ᱱᱟᱦᱟᱜ ᱮ ᱦᱚᱭᱚ ᱢᱩᱫᱽᱨᱟᱹᱭᱮᱭᱟ ᱦᱳᱭ ᱚᱱᱠᱟ ᱠᱟᱹᱢᱤ ᱦᱚᱨᱟ ᱚᱱᱟ ᱛᱟᱭᱚᱢ ᱫᱚ ᱜᱚᱝᱠᱮ ᱤᱱᱟᱹ ᱛᱟᱭᱚᱢ ᱫᱚ ᱩᱱᱤ ᱡᱟᱦᱟᱸᱭ ᱫᱷᱟᱹᱭ ᱵᱩᱰᱷᱤ ᱦᱤᱡᱩᱜ ᱟᱭ ᱟᱨ ᱱᱩᱠᱤᱱ ᱦᱚᱸᱠᱤᱱ ᱥᱮᱴᱮᱨᱚᱜᱼᱟ ᱥᱮᱴᱮᱨᱚᱜᱼᱟ ᱟᱫᱚ ᱠᱚ ᱢᱮᱱᱟ ᱟᱹᱜᱤᱞ ᱦᱟᱯᱲᱟᱢ ᱠᱚ ᱱᱚᱣᱟ ᱫᱚ ᱧᱮᱞ ᱛᱤᱭᱳᱜ ᱪᱮ ᱞᱟᱜᱟ ᱛᱤᱭᱳᱜ ᱠᱟᱛᱷᱟ ᱫᱚ ᱵᱟᱝ ᱠᱟᱱᱟ ᱠᱟᱱ ᱵᱚᱪᱚᱱ ᱨᱮᱜᱮ ᱵᱚ ᱨᱮᱵᱮᱫ ᱫᱚᱦᱚ ᱟᱠᱟᱫ ᱟᱹᱜᱤᱞ ᱠᱟᱞ ᱨᱮᱫᱚ ᱥᱟᱶᱛᱟ ᱨᱮᱱᱟᱜ ᱠᱟᱹᱢᱤ ᱦᱚᱨᱟ ᱫᱚ ᱟᱵᱚ ᱥᱟᱶᱛᱟ ᱨᱮᱱ ᱦᱚᱲ ᱠᱚᱜᱮ ᱠᱚ ᱠᱟᱹᱢᱤᱭᱮᱫ ᱛᱟᱦᱮᱸᱫ ᱟᱫᱚ ᱱᱚᱣᱟ ᱫᱚ ᱡᱮᱛᱮ ᱵᱮᱲᱮ ᱟᱵᱚ ᱵᱷᱤᱛᱨᱤ ᱨᱮ ᱵᱟᱪᱚᱠ ᱦᱮᱡ ᱮᱱᱟ ᱦᱚᱸ ᱦᱚᱸ ᱟᱵᱚᱨᱮᱱ ᱦᱚᱲ ᱠᱚ ᱠᱟᱹᱢᱤ ᱠᱟᱱ ᱛᱟᱦᱮᱸᱫ ᱡᱟᱦᱟᱸ ᱯᱟᱹᱨᱤᱥ ᱨᱮᱱ ᱦᱚᱲ ᱠᱚ ᱱᱚᱣᱟ ᱦᱚᱭ ᱩᱢᱩᱞ ᱨᱮᱠᱚ ᱠᱟᱹᱢᱤ ᱠᱟᱱᱟ ᱪᱷᱩᱛ ᱜᱚᱵᱚᱞ ᱯᱷᱮᱲᱟᱣ ᱠᱚ ᱠᱟᱹᱢᱤ ᱠᱟᱱ ᱛᱟᱦᱮᱸᱫ ᱟᱫᱚ ᱩᱱᱠᱩ ᱠᱚᱫᱚ ᱟᱠᱚᱨᱮᱱ ᱦᱚᱯᱚᱱ ᱮᱨᱟ ᱠᱚ ᱟᱵᱚ ᱵᱟᱵᱚ ᱟᱹᱜᱩ ᱞᱮᱫ ᱠᱚᱣᱟ ᱪᱮ ᱟᱵᱚᱨᱮᱱ ᱦᱚᱯᱚᱱ ᱮᱨᱟ ᱠᱚᱦᱚᱸ ᱟᱠᱚ ᱵᱟᱵᱚ ᱮᱢᱟᱫ ᱠᱚᱣᱟ ᱮᱱᱠᱷᱟᱱ ᱩᱱᱠᱩ ᱫᱚ ᱛᱟᱭᱱᱚᱢ ᱠᱚ ᱢᱮᱱ ᱠᱮᱜᱼᱟ ᱟᱞᱮ ᱢᱟ ᱪᱷᱩᱛ ᱨᱮᱯᱮ ᱞᱮᱠᱷᱟ ᱠᱮᱫ ᱞᱮ ᱱᱚᱣᱟ ᱠᱟᱹᱢᱤ ᱦᱚᱨᱟ ᱠᱚᱫᱚ ᱞᱮ ᱵᱟᱝ ᱟᱜᱼᱟ ᱩᱱ ᱠᱷᱚᱱ ᱚᱱᱟ ᱠᱟᱹᱢᱤ ᱦᱚᱨᱟ ᱠᱚᱫᱚ ᱛᱟᱭᱱᱚᱢ ᱩᱱᱠᱩ ᱫᱚᱠᱚ ᱵᱟᱹᱜᱤ ᱠᱮᱜᱼᱟ ᱵᱟᱹᱜᱤ ᱠᱮᱜᱼᱟ ᱟᱵᱚ ᱨᱮᱱ ᱦᱚᱲ ᱠᱚ ᱡᱟᱦᱟᱸᱭ ᱱᱚᱣᱟ ᱱᱟᱨᱟ ᱜᱚᱨᱟ ᱪᱷᱩᱛ ᱜᱚᱵᱚᱫ ᱠᱚ ᱠᱟᱹᱢᱤ ᱠᱟᱱ ᱛᱟᱦᱮᱸᱫ ᱡᱟᱦᱟᱸᱭ ᱠᱟᱹᱢᱤ ᱠᱟᱱᱟ ᱩᱱᱤ ᱫᱚ ᱫᱟᱹᱭ ᱵᱩᱲᱦᱤ ᱠᱚ ᱢᱮᱛᱟᱭ ᱠᱟᱱ ᱛᱟᱦᱮᱸᱫ ᱟᱪᱪᱷᱟ ᱦᱳᱭ ᱚᱱᱠᱟ ᱛᱟᱦᱮᱸ ᱠᱟᱱᱟ ᱟᱫᱚ ᱱᱤᱛᱚᱝ ᱫᱚ ᱚᱱᱟᱛᱮ ᱮᱴᱟᱜ ᱡᱟᱹᱛ ᱠᱚᱜᱮ ᱱᱟᱦᱟᱜ ᱱᱚᱣᱟ ᱠᱟᱹᱢᱤ ᱦᱚᱨᱟ ᱠᱚᱫᱚ ᱠᱚ ᱠᱟᱹᱢᱤ ᱠᱟᱱᱟ ᱠᱟᱹᱢᱤ ᱠᱟᱱᱟ ᱟᱫᱚ ᱫᱷᱟᱹᱭ ᱵᱩᱲᱦᱤ ᱦᱮᱡ ᱮᱱᱟᱭ ᱟᱨ ᱱᱩᱠᱤᱱ ᱡᱩᱨᱤᱯᱟᱹᱨᱤ ᱦᱚᱸᱠᱤᱱ ᱦᱮᱡ ᱮᱱᱟ ᱟᱪᱪᱷᱟ ᱟᱫᱚ ᱱᱚᱰᱮ ᱠᱟᱹᱢᱤ ᱦᱚᱨᱟ ᱠᱚ ᱮᱦᱚᱵᱚᱜᱼᱟ ᱮᱛᱚᱦᱚᱵ ᱫᱚ ᱮᱛᱚᱦᱚᱵ ᱫᱚ ᱪᱮᱫ ᱠᱚ ᱠᱟᱹᱢᱤ ᱦᱚᱨᱟ ᱠᱚ ᱮᱦᱚᱵᱟ ᱚᱱᱟ ᱩᱱᱤ ᱥᱩᱥᱟᱹᱨ ᱢᱟᱥᱟ ᱞᱟᱹᱜᱤᱫ ᱠᱤᱪᱷᱩ ᱠᱟᱹᱢᱤ ᱥᱟᱢᱟᱱ ᱠᱚ ᱞᱟᱹᱠᱛᱤᱜᱼᱟ ᱞᱟᱹᱠᱛᱤᱜᱼᱟ ᱚᱠᱚᱭ ᱠᱚᱣᱟ ᱱᱟᱦᱟᱜ ᱚᱠᱚᱭ ᱠᱚᱣᱟ ᱱᱟᱦᱟᱜ ᱪᱮᱫ ᱪᱮᱫ ᱠᱚ ᱚᱠᱚᱭ ᱠᱚᱣᱟ ᱟᱹᱜᱤᱞ ᱠᱟᱨᱰ ᱨᱮᱱᱟᱜ ᱠᱟᱛᱷᱟ ᱞᱟᱝ ᱜᱟᱯᱟᱞ ᱢᱟᱨᱟᱜ ᱠᱟᱱᱟ ᱟᱹᱜᱤᱞ ᱠᱟᱨᱰ ᱨᱮᱫᱚ ᱱᱚᱣᱟ ᱵᱞᱮᱰ ᱞᱮᱠᱟᱱ ᱡᱤᱱᱤᱥ ᱦᱚᱸ ᱞᱟᱥᱮᱨ ᱞᱮᱠᱟᱱ ᱡᱤᱱᱤᱥ ᱦᱚᱸ ᱚᱱᱠᱟ ᱫᱚ ᱵᱟᱭ ᱛᱟᱦᱮᱸ ᱠᱟᱱᱟ ᱵᱟᱭ ᱛᱟᱦᱮᱸ ᱠᱟᱱᱟ ᱟᱪᱪᱷᱟ ᱩᱱᱫᱚ ᱢᱟᱨᱟᱝ ᱵᱩᱨᱩᱣᱟᱜ ᱥᱤᱨᱡᱟᱹᱱ ᱚᱱᱮ ᱩᱜᱽᱞᱤ ᱜᱮ ᱛᱟᱦᱮᱸ ᱠᱟᱱᱟ ᱚᱦᱚ ᱩᱜᱽᱞᱤ ᱚᱱᱟ ᱩᱜᱽᱞᱤ ᱟᱨ ᱟᱱᱟ ᱠᱟᱹᱣᱰᱤ ᱟᱱᱟ ᱠᱟᱹᱣᱰᱤ ᱟᱪᱪᱷᱟ ᱪᱮᱛᱟᱱ ᱨᱮ ᱚᱱᱟ ᱱᱟᱹᱨ ᱠᱚ ᱜᱮᱫ ᱞᱟᱜᱼᱟ ᱜᱟᱹᱨ ᱚᱦᱚ ᱱᱟᱹᱨ ᱠᱚ ᱜᱮᱫ ᱞᱮᱫᱼᱟ ᱦᱳᱭ ᱟᱨ ᱚᱱᱟ ᱱᱟᱹᱨ ᱜᱮᱫ ᱠᱟᱛᱮ ᱚᱱᱟ ᱜᱮᱫ ᱠᱷᱟᱹᱰᱭᱟᱹ ᱵᱩᱠᱟᱹ ᱢᱟᱭᱟᱢ ᱫᱷᱟᱹᱭ ᱵᱩᱰᱷᱤ ᱞᱮᱸᱜᱟ ᱛᱤ ᱨᱮᱱᱟᱜ ᱥᱤᱡ ᱠᱟᱹᱴᱩᱵ ᱛᱮ ᱵᱟᱞᱮ ᱜᱤᱫᱽᱨᱟᱹᱭ ᱡᱟᱞ ᱤᱸᱜᱩᱞᱟᱫ ᱫᱮ ᱛᱟᱦᱮᱸᱫ ᱚᱱᱟ ᱫᱚ ᱜᱚᱢᱠᱮ ᱪᱮᱫ ᱠᱷᱟᱹᱛᱤᱨ ᱡᱟᱞ ᱤᱸᱜᱩᱞᱟᱫ ᱫᱮᱭᱟ ᱟᱫᱚ ᱚᱱᱟ ᱨᱮᱱᱟᱜ ᱠᱷᱟᱹᱛᱤᱨ ᱫᱚ ᱱᱚᱣᱟ ᱢᱮᱱᱟᱜᱼᱟ ᱩᱱᱤ ᱡᱟᱞ ᱤᱸᱜᱩᱞᱟᱭᱟ ᱟᱨ ᱢᱚᱞᱚᱝ ᱨᱮ ᱴᱤᱠᱞᱤ ᱠᱟᱭᱟ ᱚᱱᱟ ᱨᱮᱱᱟᱜ ᱢᱮᱱᱮᱫ ᱫᱚ ᱱᱚᱣᱟ ᱟᱹᱜᱤᱞ ᱦᱟᱯᱲᱟᱢ ᱠᱚᱠᱚ ᱞᱟᱹᱭᱟ ᱡᱮ ᱱᱚᱰᱮ ᱫᱚ ᱢᱟᱭᱟᱢ ᱫᱟᱲᱮ ᱧᱟᱢ ᱠᱮᱜᱼᱟᱭ ᱜᱤᱫᱽᱨᱟᱹᱭ ᱧᱟᱢ ᱠᱮᱜᱼᱟ ᱢᱟᱭᱟᱢ ᱫᱟᱲᱮ ᱜᱤᱫᱽᱨᱟᱹ ᱢᱟᱭᱟᱢ ᱫᱟᱲᱮ ᱧᱟᱢ ᱠᱮᱜᱼᱟ ᱟᱨ ᱟᱵᱚ ᱫᱚ ᱢᱟᱭᱟᱢ ᱫᱟᱲᱮ ᱦᱚᱲ ᱠᱟᱱᱟ ᱵᱚᱱ ᱟᱨ ᱢᱟᱭᱟᱢ ᱫᱟᱲᱮ ᱛᱮ ᱮᱱᱟᱝ ᱟᱵᱚ ᱫᱚ ᱱᱟᱯᱟᱭ ᱵᱚ ᱛᱟᱦᱮᱱᱟ ᱱᱟᱯᱟᱭ ᱵᱚ ᱛᱟᱦᱮᱱᱟ ᱚᱱᱟ ᱥᱮᱨᱣᱟ ᱫᱚ ᱱᱤᱛᱚᱝ ᱵᱷᱳᱨ ᱦᱚᱸ ᱦᱮᱡ ᱟᱹᱜᱩ ᱟᱠᱟᱱ ᱜᱮᱭᱟ ᱪᱚᱞᱛᱤ ᱟᱠᱟᱱᱟ ᱪᱚᱞᱛᱤ ᱟᱠᱟᱱ ᱜᱮᱭᱟ ᱟᱫᱚ ᱩᱜᱽᱞᱤ ᱥᱟᱨᱮ ᱠᱚᱭ ᱠᱮᱫ ᱠᱚᱣᱟ ᱯᱩᱭᱥᱟᱹ ᱦᱚᱸᱭ ᱠᱚᱭ ᱠᱮᱫ ᱠᱚᱣᱟ ᱟᱨ ᱵᱩᱠᱟᱹ ᱦᱚᱸᱭ ᱜᱮᱫ ᱠᱮᱜᱼᱟ ᱤᱱᱟᱹ ᱠᱟᱹᱢᱤ ᱫᱚ ᱚᱸᱰᱮ ᱜᱮ ᱱᱟᱦᱟᱜ ᱪᱟᱵᱟ ᱟᱠᱟᱱᱟ ᱱᱟᱦᱟᱜ ᱤᱱᱟᱹ ᱛᱟᱭᱱᱚᱢ ᱫᱚ ᱦᱟᱹᱠᱤᱱᱟᱜ ᱠᱟᱹᱢᱤ ᱦᱚᱨᱟ ᱢᱮᱱᱟᱜᱼᱟ ᱱᱩᱠᱤᱱ ᱟᱹᱛᱩ ᱯᱟᱥᱴᱟ ᱨᱮ ᱡᱟᱦᱟᱱᱟᱜ ᱠᱤᱱ ᱧᱟᱢ ᱟᱠᱟᱱ ᱛᱤᱨᱤ ᱯᱩᱨᱩᱥ ᱠᱤᱱ ᱱᱟᱦᱟᱜ ᱥᱟᱥᱟᱝ ᱨᱤᱫ ᱠᱤᱱ ᱟᱨ ᱦᱚᱭᱚ ᱠᱤᱱ ᱱᱟᱦᱟᱜ ᱱᱚᱰᱮ ᱠᱤᱪᱷᱤ ᱜᱟᱱ ᱥᱟᱢᱟᱱ ᱠᱚ ᱢᱮᱱᱟᱜᱼᱟ ᱪᱮᱫ ᱪᱮᱫ ᱥᱟᱢᱟᱱ ᱠᱚ ᱢᱮᱱᱟᱜᱼᱟ ᱚᱱᱟ ᱥᱟᱢᱟᱱ ᱠᱚᱫᱚ ᱥᱟᱠᱟᱢ ᱡᱚᱲᱥᱤᱨ ᱥᱟᱠᱟᱢ ᱞᱟᱹᱠᱛᱤᱜᱼᱟ ᱟᱪᱪᱷᱟ ᱚᱱᱟ ᱯᱩᱱᱭᱟᱹ ᱯᱷᱩᱲᱩᱜ ᱞᱟᱹᱠᱛᱤᱜᱼᱟ ᱟᱪᱪᱷᱟ ᱯᱮ ᱡᱚᱲ ᱠᱟᱛᱮ ᱚᱱᱟ ᱫᱚ ᱛᱟᱦᱮᱱ ᱢᱟ ᱡᱚᱲ ᱜᱮ ᱚᱱᱟ ᱥᱤᱨ ᱦᱚᱸ ᱥᱤᱨ ᱦᱚᱸ ᱟᱪᱪᱷᱟ ᱚᱱᱠᱟ ᱜᱮ ᱥᱟᱥᱟᱝ ᱦᱚᱸ ᱮᱠᱫᱚᱢ ᱪᱤᱠᱟᱹᱬᱟᱜ ᱛᱟᱦᱮᱱ ᱢᱟ ᱯᱩᱥᱨᱤ ᱯᱷᱩᱥᱨᱤ ᱠᱚ ᱟᱞᱚ ᱛᱟᱦᱮᱱ ᱟᱞᱚ ᱢᱟ ᱛᱟᱦᱮᱱ ᱢᱟ ᱟᱨ ᱱᱟᱯᱟᱭᱟᱜ ᱜᱮ ᱟᱪᱪᱷᱟ ᱚᱱᱟ ᱠᱚ ᱯᱟᱹᱴᱤᱭᱟ ᱦᱩᱸ ᱦᱩᱸ ᱟᱨ ᱯᱩᱱᱭᱟᱹ ᱫᱚ ᱚᱱᱠᱟ ᱱᱤᱨᱟᱹᱭᱟᱜ ᱟᱨ ᱤᱱᱟᱹ ᱛᱟᱭᱚᱢ ᱚᱱᱠᱟ ᱵᱟᱹᱲᱛᱤ ᱦᱚᱸᱠᱚ ᱯᱟᱹᱴᱤ ᱠᱟᱜ ᱜᱮᱭᱟ ᱚᱱᱟ ᱠᱟᱹᱢᱤ ᱨᱮ ᱢᱮᱱᱟᱜᱼᱟ ᱟᱪᱪᱷᱟ ᱥᱟᱥᱟᱝ ᱦᱚᱸᱭ ᱨᱤᱫ ᱠᱟᱜ ᱜᱮᱭᱟ ᱟᱪᱪᱷᱟ ᱚᱱᱟ ᱚᱱᱟ ᱯᱩᱱᱭᱟᱹ ᱯᱷᱩᱲᱩᱜ ᱨᱮ ᱡᱟᱦᱟᱸ ᱱᱟᱦᱟᱜ ᱤᱧ ᱢᱮᱱ ᱠᱮᱫ ᱫᱚ ᱥᱟᱢᱟᱱ ᱠᱚ ᱫᱚᱦᱚᱜᱼᱟ ᱟᱪᱪᱷᱟ ᱚᱱᱟ ᱥᱟᱢᱟᱥ ᱠᱚᱫᱚ ᱪᱮᱫ ᱥᱟᱥᱟᱝ ᱵᱟᱨᱭᱟ ᱨᱮ ᱟᱪᱪᱷᱟ ᱵᱟᱨᱭᱟ ᱨᱮ ᱥᱟᱥᱟᱝ ᱥᱩᱱᱩᱢ ᱫᱩᱞ ᱧᱚᱜ ᱠᱚᱜᱼᱟ ᱟᱪᱪᱷᱟ ᱟᱨ ᱢᱤᱫᱴᱟᱝ ᱨᱮ ᱢᱤᱫᱴᱟᱝ ᱨᱮᱫᱚ ᱫᱟᱜ ᱟᱪᱪᱷᱟ ᱟᱨ ᱢᱤᱫᱴᱟᱝ ᱨᱮᱫᱚ ᱢᱟᱹᱰᱤ ᱫᱟᱜ ᱢᱟᱹᱰᱤ ᱫᱟᱜ ᱟᱫᱚ ᱢᱟᱹᱰᱤ ᱫᱟᱜ ᱫᱚ ᱪᱮᱫ ᱠᱷᱟᱹᱛᱤᱨ ᱟᱨ ᱵᱮᱨᱮᱞ ᱫᱟᱜ ᱫᱚ ᱪᱮᱫ ᱠᱷᱟᱹᱛᱤᱨ ᱱᱚᱣᱟ ᱦᱚᱸ ᱡᱚᱛᱷᱟᱛ ᱠᱩᱠᱞᱤ ᱜᱮᱵᱤᱱ ᱫᱚᱦᱚ ᱠᱮᱜᱼᱟ ᱟᱹᱜᱤᱞ ᱠᱟᱞ ᱨᱮᱫᱚ ᱵᱟᱱᱟᱨ ᱜᱮ ᱵᱮᱨᱮᱞ ᱫᱟᱜ ᱜᱮᱠᱚ ᱵᱮᱵᱷᱟᱨ ᱞᱟᱜᱼᱟ ᱟᱪᱪᱷᱟ ᱟᱫᱚ ᱱᱤᱛᱚᱝ ᱱᱟᱦᱟᱜ ᱡᱩᱜᱽ ᱫᱚ ᱢᱮᱱᱫᱚ ᱟᱹᱨᱩᱛᱮ ᱥᱮᱱᱚᱜ ᱠᱟᱱᱟ ᱚᱱᱟ ᱥᱟᱶᱛᱮ ᱟᱵᱚ ᱦᱚᱸᱵᱚᱱ ᱜᱩᱨᱞᱟᱹᱣ ᱥᱮᱱᱚᱜ ᱠᱟᱱᱟ ᱱᱤᱛᱚᱝ ᱥᱟᱬᱮᱥ ᱡᱩᱜᱽ ᱨᱮ ᱡᱚᱛᱚᱣᱟᱜ ᱜᱮ ᱞᱚᱜᱚᱱ ᱠᱟᱹᱢᱤ ᱦᱩᱭᱩᱜ ᱠᱟᱱᱟ ᱱᱤᱛᱚᱝ ᱢᱟ ᱜᱤᱫᱽᱨᱟᱹᱭ ᱦᱩᱭᱮᱱ ᱠᱷᱟᱱ ᱜᱮ ᱱᱟᱦᱟᱜ ᱯᱚᱧᱡᱤᱠᱚᱨᱚᱱ ᱦᱩᱭᱩᱜ ᱠᱟᱱᱟ ᱚᱝᱜᱚᱱᱵᱟᱲᱤ ᱨᱮ ᱮᱱᱮᱢ ᱠᱚᱦᱚᱸ ᱩᱱᱤᱭᱟᱜ ᱧᱩᱛᱩᱢ ᱠᱚ ᱯᱚᱧᱡᱤᱠᱚᱨᱚᱱᱮᱜᱼᱟ ᱠᱚ ᱚᱱᱟ ᱠᱷᱟᱹᱛᱤᱨ ᱛᱮ ᱪᱷᱟᱹᱴᱭᱟᱹᱨ ᱞᱟᱜᱮ ᱠᱚ ᱪᱷᱟᱹᱴᱭᱟᱹᱨᱮᱫ ᱠᱚᱣᱟ ᱧᱩᱛᱩᱢ ᱱᱟᱦᱟᱜ ᱢᱟᱹᱰᱤ ᱫᱟᱜ ᱵᱟᱵᱚ ᱵᱮᱵᱷᱟᱨ ᱠᱷᱟᱱ ᱫᱚ ᱪᱷᱟᱹᱴᱭᱟᱹᱨ ᱵᱟᱭ ᱜᱟᱱᱚᱜᱼᱟ ᱢᱮᱱᱛᱮ ᱠᱚ ᱢᱮᱱᱟ ᱦᱟᱯᱲᱟᱢ ᱠᱚᱣᱟᱜ ᱞᱟᱹᱭ ᱜᱮ ᱦᱟᱯᱲᱟᱢ ᱱᱟᱦᱟᱜ ᱠᱚᱣᱟᱜ ᱞᱟᱹᱭ ᱠᱚᱜᱼᱟ ᱟᱪᱪᱷᱟ ᱟᱨ ᱢᱟᱲᱟᱝ ᱫᱚ ᱵᱮᱨᱮᱞ ᱫᱟᱜ ᱠᱷᱟᱱ ᱫᱚ ᱪᱷᱟᱹᱴᱭᱟᱹᱨ ᱠᱚ ᱫᱚᱦᱚ ᱠᱟᱜᱼᱟ ᱠᱚ ᱟᱨᱦᱚᱸ ᱦᱩᱸ ᱛᱤᱱᱟᱹᱜ ᱫᱤᱱ ᱪᱚ ᱚᱱᱟ ᱫᱚ? ᱟᱨ ᱟᱨᱮ ᱫᱤᱱ ᱨᱮ ᱚ ᱦᱟᱨᱮ ᱫᱤᱱ ᱵᱟᱝᱠᱷᱟᱱ ᱟᱡᱟᱜ ᱥᱚᱢᱚᱭ ᱠᱩᱲᱟᱹᱣ ᱠᱟᱛᱮ ᱛᱤᱥ ᱪᱚᱝ ᱚ ᱦᱚᱸ ᱚᱱᱟ ᱦᱟᱺᱰᱤ ᱠᱚ ᱱᱤᱢ ᱫᱟᱜ ᱢᱟᱹᱰᱤ ᱠᱚᱠᱚ ᱡᱳᱜᱟᱲᱟ ᱛᱚᱵᱮ ᱟᱱᱟᱝ ᱱᱟᱦᱟᱜ ᱚᱱᱟ ᱫᱚᱠᱚ ᱠᱟᱹᱢᱤᱭᱟ ᱢᱮᱱᱠᱷᱟᱱ ᱱᱚᱰᱮ ᱫᱚ ᱢᱮᱱᱠᱷᱟᱱ ᱱᱚᱜᱚᱫ ᱠᱟᱹᱢᱤ ᱦᱤᱥᱟᱹᱵ ᱛᱮ ᱢᱟᱹᱰᱤ ᱫᱟᱜ ᱫᱚᱠᱚ ᱵᱮᱵᱷᱟᱨᱮᱜᱼᱟ ᱚᱱᱟ ᱢᱟᱹᱰᱤ ᱫᱟᱜ ᱢᱤᱫᱴᱟᱝ ᱨᱮ ᱟᱨ ᱵᱮᱨᱮᱞ ᱫᱟᱜ ᱢᱤᱫᱴᱟᱝ ᱨᱮ ᱟᱨ ᱩᱱᱤ ᱟᱹᱨᱩᱵ ᱟᱠᱟᱫ ᱛᱮᱫᱚᱭ ᱫᱷᱟᱹᱭ ᱵᱩᱰᱷᱤ ᱩᱱᱤ ᱜᱤᱫᱽᱨᱟᱹ ᱛᱟᱭᱱᱚᱢ ᱦᱚᱭᱚᱭᱮᱭᱟᱭ ᱱᱩᱭ ᱦᱚᱭᱚᱭᱤᱡ ᱱᱟᱦᱟᱜ ᱟᱨ ᱢᱟᱹᱰᱤ ᱫᱟᱜ ᱨᱮ ᱚᱱᱟ ᱩᱵ ᱫᱚᱭ ᱡᱚᱵᱮᱭᱟ ᱟᱨ ᱵᱮᱨᱮᱞ ᱫᱟᱜ ᱨᱮ ᱚᱱᱟ ᱵᱞᱮᱰ ᱫᱚᱭ ᱟᱹᱨᱩᱵᱟ ᱱᱚᱝᱠᱟ ᱯᱮ ᱫᱷᱟᱣᱮ ᱠᱟᱹᱢᱤᱭᱟ ᱯᱮ ᱫᱷᱟᱣ ᱦᱚᱭᱚ ᱛᱟᱭᱚᱢ ᱟᱨ ᱫᱚᱲᱦᱟ ᱩᱢᱮᱭᱟ ᱚᱱᱟ ᱥᱟᱥᱟᱝ ᱱᱟᱦᱟᱜ ᱟᱨ ᱢᱤᱫᱴᱟᱝ ᱯᱷᱩᱲᱩᱜ ᱨᱮ ᱢᱮᱱᱟᱜ ᱫᱚ ᱚᱱᱟᱛᱮ ᱚᱡᱚᱜ ᱮᱭᱟᱭ ᱟᱨ ᱡᱟᱦᱟᱸ ᱥᱟᱨᱮᱡᱚᱜᱼᱟ ᱚᱱᱟ ᱫᱚ ᱵᱚᱦᱚᱜ ᱨᱮ ᱛᱟᱯᱟᱜ ᱟᱭᱟᱭ ᱦᱳᱭ ᱛᱟᱭᱱᱚᱢ ᱜᱟᱹᱫᱷᱤ ᱦᱩᱭ ᱠᱮᱫᱮ ᱠᱷᱟᱱᱮ ᱮᱸᱜᱟᱛᱮ ᱮᱢᱟᱭᱟ ᱮᱢᱟᱭᱟ᱾ ᱜᱚᱝᱠᱮ ᱛᱩᱯᱩᱱ ᱢᱟᱲᱟᱝ ᱨᱮ ᱪᱮᱫ ᱪᱮᱫ ᱥᱟᱢᱟᱱ ᱠᱚ ᱫᱚᱨᱠᱟᱨᱟ? ᱦᱚᱸ ᱛᱩᱯᱩᱱ ᱠᱚ ᱥᱮᱱᱚᱜ ᱫᱚ ᱚᱱᱟ ᱢᱟᱲᱟᱝ ᱨᱮ ᱥᱟᱢᱟᱱ ᱠᱚ ᱡᱟᱦᱟᱱᱟᱜ ᱫᱚᱨᱠᱟᱨᱚᱜ ᱠᱟᱱᱟ ᱫᱷᱟᱹᱭ ᱵᱩᱰᱷᱤ ᱞᱟᱹᱜᱤᱫ ᱥᱟᱢᱟᱱ ᱦᱚᱸ ᱫᱚᱨᱠᱟᱨᱚᱜᱼᱟ ᱟᱨ ᱱᱚᱰᱮ ᱱᱟᱦᱟᱜ ᱩᱱᱠᱤᱱ ᱟᱹᱛᱩ ᱨᱮᱱ ᱱᱟᱦᱟᱜ ᱦᱚᱜ ᱭᱚ ᱠᱤᱱ ᱞᱟᱹᱜᱤᱫ ᱩᱱᱠᱤᱱ ᱦᱚᱸ ᱱᱟᱦᱟᱜ ᱥᱟᱢᱟᱱ ᱫᱚᱨᱠᱟᱨᱚᱜ ᱜᱮᱭᱟ ᱱᱟᱦᱟᱜ᱾ ᱦᱳᱭ ᱟᱪᱪᱷᱟ ᱪᱮᱫ ᱪᱮᱫ ᱠᱚ ᱚᱱᱟ ᱫᱚ? ᱟᱫᱚ ᱫᱷᱟᱹᱭ ᱵᱩᱰᱷᱤ ᱞᱟᱹᱜᱤᱫ ᱫᱚ ᱱᱚᱣᱟ ᱥᱟᱢᱟᱱ ᱫᱚᱨᱠᱟᱨᱚᱜᱼᱟ ᱩᱱᱤ ᱫᱚ ᱠᱚᱭ ᱫᱚ ᱵᱟᱭ ᱠᱚᱠᱚᱭᱟ ᱱᱟᱦᱟᱜ ᱟᱵᱚ ᱛᱮᱫ ᱛᱮᱜᱮ ᱩᱭᱦᱟᱹᱨ ᱠᱟᱛᱮ ᱩᱱᱤ ᱫᱚᱵᱚ ᱮᱢᱟᱭᱟ ᱱᱟᱦᱟᱜ᱾ ᱩᱜᱽᱞᱤ ᱥᱟᱨ ᱢᱟ ᱢᱟᱲᱟᱝ ᱨᱮᱜᱮ ᱠᱚᱭ ᱟᱠᱟᱫ ᱵᱚᱱᱟᱭ ᱟᱪᱪᱷᱟ ᱥᱩᱛᱟᱹᱢ ᱫᱚᱨᱠᱟᱨᱚᱜᱼᱟ ᱥᱩᱛᱟᱹᱢ ᱚᱱᱟ ᱥᱩᱛᱟᱹᱢ ᱫᱚ ᱚᱱᱟ ᱩᱜᱽᱞᱤ ᱥᱟᱨ ᱜᱮ ᱵᱮᱫᱷᱟᱣᱟ ᱱᱟᱦᱟᱜ ᱵᱮᱫᱷᱟᱣ ᱠᱟᱜᱼᱟᱭ ᱯᱩᱸᱰ ᱱᱟᱦᱟᱜ᱾ ᱥᱩᱛᱟᱹᱢ ᱱᱟᱦᱟᱜ ᱟᱪᱪᱷᱟ ᱚᱱᱟ ᱥᱟᱶᱛᱮ ᱟᱱᱟ ᱠᱟᱹᱣᱰᱤ ᱫᱚᱨᱠᱟᱨᱚᱜᱼᱟ ᱟᱪᱪᱷᱟ ᱜᱷᱟᱴ ᱨᱮ ᱱᱟᱦᱟᱜ ᱫᱚᱨᱠᱟᱨᱚᱜ ᱫᱚ ᱟᱪᱪᱷᱟ ᱚᱱᱟ ᱥᱟᱶᱛᱮ ᱥᱤᱸᱫᱩᱨ ᱫᱚᱨᱠᱟᱨᱚᱜᱼᱟ ᱟᱹᱜᱤᱞ ᱦᱟᱯᱲᱟᱢ ᱠᱚᱠᱚ ᱞᱟᱹᱭᱟ ᱟᱹᱜᱤᱞ ᱠᱟᱞ ᱨᱮᱫᱚ ᱥᱟᱨᱡᱚᱢ ᱰᱷᱟᱹᱨᱣᱟᱹ ᱦᱚᱸᱠᱚ ᱵᱮᱵᱷᱟᱨ ᱞᱟᱜᱼᱟ ᱵᱮᱵᱷᱟᱨ ᱞᱮᱫᱼᱟ ᱱᱤᱛᱚᱝ ᱛᱟᱨᱟ ᱟᱹᱛᱩ ᱠᱚᱨᱮ ᱫᱚ ᱚᱱᱠᱟ ᱠᱚ ᱵᱮᱵᱷᱟᱨᱚᱜᱼᱟ ᱛᱟᱨᱟ ᱠᱚᱨᱮ ᱫᱚ ᱵᱟᱠᱚ ᱵᱮᱵᱷᱟᱨᱮᱜᱼᱟ ᱚᱱᱟ ᱠᱚᱫᱚ ᱱᱟᱦᱟᱜ ᱟᱵᱚ ᱫᱚ ᱵᱟᱵᱚ ᱧᱮᱞ ᱛᱤᱭᱳᱜ ᱟᱠᱟᱫᱼᱟ ᱡᱟᱦᱟᱸ ᱛᱤᱱᱟᱹᱜ ᱞᱟᱝ ᱧᱮᱞᱮᱜᱼᱟ ᱤᱱᱟᱹᱜ ᱜᱮ ᱱᱟᱦᱟᱜ ᱞᱤᱧ ᱞᱟᱹᱭᱮᱜᱼᱟ ᱞᱟᱹᱭᱮᱜᱼᱟ ᱟᱨ ᱚᱱᱟ ᱥᱟᱶᱛᱮ ᱥᱟᱥᱟᱝ ᱢᱮᱥᱟ ᱥᱩᱱᱩᱢ ᱚᱱᱟ ᱫᱚ ᱱᱟᱦᱟᱜ ᱠᱩᱲᱤ ᱯᱟᱥᱴᱟ ᱱᱟᱦᱟᱜ ᱠᱚ ᱤᱫᱤᱭᱟ ᱦᱟᱸᱜ ᱦᱳᱭ ᱚᱱᱟ ᱫᱚ ᱱᱟᱦᱟᱜ ᱩᱱᱤ ᱥᱟᱥᱟᱝ ᱨᱤᱫᱤᱡ ᱜᱮ ᱱᱟᱦᱟᱜ ᱮ ᱤᱫᱤᱭᱟ ᱟᱨ ᱠᱚᱲᱟ ᱯᱟᱥᱴᱟ ᱫᱚ ᱱᱟᱦᱟᱜ ᱥᱩᱱᱩᱢ ᱥᱩᱢᱩᱝ ᱜᱮ ᱥᱩᱱᱩᱢ ᱥᱩᱢᱩᱝ ᱜᱮ ᱦᱳᱭ ᱟᱨ ᱠᱩᱲᱤ ᱯᱟᱥᱴᱟ ᱠᱤᱪᱷᱩ ᱥᱟᱠᱟᱢ ᱠᱚᱦᱚᱸ ᱠᱚ ᱥᱟᱵ ᱛᱚᱨᱟ ᱠᱟᱜᱼᱟ ᱟᱨ ᱠᱚ ᱟᱫᱚ ᱠᱚ ᱥᱮᱱᱚᱜᱼᱟ ᱥᱮᱱᱚᱜᱼᱟ ᱥᱮᱱᱚᱜ ᱟᱠᱚ ᱛᱩᱯᱩᱱ ᱠᱚ ᱥᱮᱱᱚᱜ ᱠᱟᱱᱟ ᱟᱫᱚ ᱠᱩᱞᱦᱤ ᱠᱩᱞᱦᱤ ᱛᱮᱠᱚ ᱥᱮᱱᱚᱜ ᱠᱟᱱᱟ ᱩᱱᱤ ᱥᱟᱥᱟᱝ ᱡᱟᱦᱟᱱᱟᱜ ᱥᱮᱯᱮᱧ ᱟᱠᱟᱫ ᱫᱚ ᱱᱟᱦᱟᱜ ᱥᱟᱥᱟᱝ ᱨᱤᱫᱤᱡ ᱱᱟᱦᱟᱜ ᱟᱫᱚ ᱦᱩᱸ ᱩᱱᱤ ᱦᱩᱸ ᱦᱚᱦᱚ ᱤᱫᱤᱭᱟᱭ ᱦᱳᱭ ᱛᱚ ᱫᱮᱞᱟ ᱵᱮᱴᱟ ᱠᱚ ᱵᱤᱴᱤ ᱠᱚ ᱟᱨ ᱱᱟᱣᱟ ᱯᱮᱲᱟ ᱛᱩᱯᱩᱱ ᱵᱚ ᱥᱮᱱᱚᱜᱼᱟ ᱱᱟᱣᱟ ᱯᱮᱲᱟ ᱛᱩᱯᱩᱱ ᱵᱚ ᱦᱚᱸ ᱥᱮᱱᱚᱜᱼᱟ ᱛᱩᱯᱩᱱ ᱵᱚ ᱥᱮᱱᱚᱜᱼᱟ ᱟᱨ ᱥᱮᱱ ᱮᱱᱟ ᱠᱚ ᱥᱮᱱ ᱮᱱ ᱠᱷᱟᱱ ᱠᱚ ᱫᱷᱟᱹᱭ ᱵᱩᱰᱷᱤ ᱩᱱᱤ ᱫᱚ ᱚᱱᱟ ᱜᱷᱟᱴ ᱠᱷᱚᱱ ᱠᱤᱪᱷᱤ ᱥᱟᱦᱟ ᱨᱮ ᱟᱪᱪᱷᱟ ᱩᱜᱽᱞᱤ ᱥᱟᱨ ᱮ ᱵᱤᱫᱟ ᱦᱮᱸ ᱟᱱᱟ ᱠᱩᱲᱤ ᱫᱚᱲᱚᱢᱟᱭ ᱟᱪᱪᱷᱟ ᱚᱸᱰᱮ ᱥᱤᱸᱫᱩᱨᱮ ᱵᱚᱸᱜᱟᱭᱟ ᱦᱮᱸ ᱤᱱᱟᱹ ᱛᱟᱭᱚᱢ ᱛᱩᱯᱩᱱᱟᱠᱚ ᱥᱤᱸᱫᱩᱨ ᱠᱚ ᱟᱬᱜᱚ ᱵᱟᱲᱟ ᱠᱟᱛᱮ ᱥᱤᱸᱫᱩᱨ ᱠᱚ ᱟᱬᱜᱚ ᱵᱟᱲᱟ ᱠᱟᱛᱮ ᱛᱩᱯᱩᱱᱟᱠᱚ ᱠᱚᱲᱟ ᱯᱟᱥᱴᱟ ᱦᱚᱸᱠᱚ ᱛᱩᱯᱩᱱ ᱱᱟᱠᱚ ᱩᱱᱠᱩ ᱢᱟ ᱥᱩᱱᱩᱢ ᱥᱩᱢᱩᱝ ᱜᱮᱠᱚ ᱤᱫᱤ ᱟᱠᱟᱜᱼᱟ ᱟᱨ ᱠᱩᱲᱤ ᱯᱟᱥᱴᱟ ᱢᱟ ᱱᱟᱦᱟᱜ ᱥᱩᱱᱩᱢ ᱢᱮᱥᱟ ᱥᱟᱥᱟᱝ ᱟᱜ ᱠᱚ ᱤᱫᱤ ᱟᱠᱟᱜᱼᱟ ᱚᱡᱚᱜ ᱡᱟᱯᱟᱜ ᱵᱟᱲᱟᱭ ᱱᱟᱠᱚ ᱦᱳᱭ ᱛᱟᱭᱱᱚᱢ ᱫᱚ ᱱᱟᱦᱟᱜ ᱠᱚ ᱚᱡᱚᱜ ᱮᱱ ᱛᱟᱭᱱᱚᱢ ᱩᱢ ᱛᱩᱯᱩᱱ ᱵᱟᱲᱟᱭ ᱱᱟᱠᱚ ᱛᱩᱯᱩᱱ ᱯᱷᱟᱨᱪᱟ ᱵᱟᱲᱟ ᱠᱟᱛᱮ ᱱᱚᱰᱮ ᱢᱤᱫᱴᱟᱝ ᱠᱩᱲᱤ ᱯᱟᱥᱴᱟ ᱨᱮ ᱠᱟᱹᱢᱤ ᱦᱚᱨᱟ ᱧᱮᱞᱚᱜᱚᱜᱼᱟ ᱚᱱᱟ ᱠᱟᱹᱢᱤ ᱦᱚᱨᱟ ᱫᱚ ᱱᱚᱝᱠᱟ ᱡᱮ ᱡᱚᱦᱟᱨ ᱡᱷᱟᱝᱠᱟᱨ ᱧᱚᱜᱟ ᱠᱚ ᱩᱢ ᱨᱟᱠᱟᱵ ᱵᱟᱲᱟ ᱠᱟᱛᱮ ᱩᱢ ᱨᱟᱠᱟᱵ ᱵᱟᱲᱟ ᱠᱟᱛᱮ ᱡᱚᱦᱟᱨ ᱡᱷᱟᱝᱠᱟᱨ ᱵᱟᱲᱟ ᱵᱟᱞᱚᱠ ᱨᱤᱱᱤᱡ ᱟᱯᱟᱛ ᱛᱮᱫ ᱜᱮ ᱟᱨ ᱜᱤᱫᱽᱨᱟᱹ ᱠᱚᱜᱮ ᱠᱚ ᱥᱮᱱ ᱠᱚᱜᱼᱟ ᱩᱱᱠᱩ ᱛᱩᱯᱩ ᱯᱷᱟᱨᱪᱟᱭᱮᱱᱟ ᱠᱚ ᱦᱤᱡᱩᱜ ᱟᱠᱚ ᱟᱨ ᱱᱩᱠᱩ ᱡᱚᱦᱟᱨ ᱡᱷᱟᱝᱠᱟᱨ ᱠᱟᱛᱮ ᱛᱟᱭᱱᱚᱢ ᱫᱚ ᱚᱲᱟᱜ ᱛᱮᱠᱚ ᱦᱤᱡᱩᱜᱼᱟ ᱠᱚᱲᱟ ᱯᱟᱥᱴᱟ ᱱᱚᱰᱮ ᱱᱟᱦᱟᱜ ᱟᱠᱚ ᱱᱟᱦᱟᱜ ᱠᱚ ᱦᱤᱡᱩᱜ ᱠᱟᱱ ᱫᱚ ᱦᱤᱡᱩᱜ ᱡᱚᱠᱷᱟᱱ ᱱᱟᱦᱟᱜ ᱟᱠᱚ ᱟᱨᱦᱚᱸ ᱱᱚᱰᱮ ᱥᱟᱢᱟᱱ ᱞᱟᱹᱠᱛᱤᱜᱼᱟ ᱚᱱᱟ ᱥᱟᱢᱟᱱ ᱫᱚ ᱞᱟᱹᱠᱛᱤᱜ ᱠᱟᱱᱟ ᱟᱹᱰᱤ ᱢᱟᱨᱟᱝ ᱥᱟᱢᱟᱱ ᱜᱮ ᱱᱟᱦᱟᱜ ᱚᱱᱟ ᱫᱚ ᱟᱛᱱᱟᱜ ᱥᱟᱠᱟᱢ ᱟᱛᱱᱟᱜ ᱥᱟᱠᱟᱢ ᱚᱱᱟ ᱫᱚ ᱵᱟᱞᱮᱭᱟᱜ ᱦᱩᱭ ᱠᱚᱜ ᱢᱟ ᱟᱨ ᱯᱩᱥᱨᱤ ᱠᱚᱦᱚᱸ ᱟᱞᱚ ᱛᱟᱦᱮᱸ ᱠᱚᱜ ᱢᱟ ᱱᱚᱣᱟ ᱫᱚ ᱪᱮᱫᱟᱜ ᱠᱷᱟᱹᱛᱤᱨ ᱠᱚ ᱟᱹᱜᱩᱭᱟ ᱟᱹᱜᱤᱞ ᱠᱟᱞ ᱨᱮ ᱦᱟᱯᱲᱟᱢ ᱠᱚᱠᱚ ᱞᱟᱹᱭᱟ ᱟᱹᱜᱤᱞ ᱠᱟᱞ ᱨᱮᱫᱚ ᱚᱱᱠᱟ ᱢᱟ ᱟᱴᱮᱫ ᱠᱚ ᱯᱟᱹᱴᱭᱟᱹ ᱠᱚ ᱟᱵᱚᱣᱟᱜ ᱢᱟ ᱪᱮᱫ ᱦᱚᱸ ᱵᱟᱭ ᱛᱟᱦᱮᱸ ᱠᱟᱱᱟ ᱟᱫᱚ ᱱᱚᱜᱼᱚ ᱱᱟ ᱟᱛᱱᱟᱜ ᱥᱟᱠᱟᱢ ᱨᱮᱜᱮ ᱠᱚ ᱟᱛᱟᱝ ᱫᱟᱨᱟᱢ ᱞᱮᱫ ᱵᱚᱱᱟ ᱚᱱᱟ ᱠᱷᱟᱹᱛᱤᱨ ᱛᱮ ᱟᱫᱚ ᱱᱚᱣᱟ ᱦᱚᱸ ᱱᱤᱛᱚᱝ ᱫᱷᱟᱹᱵᱤᱡ ᱞᱟᱜᱟᱛ ᱟᱠᱟᱫ ᱜᱮ ᱢᱮᱱᱟᱜ ᱟᱠᱟᱫᱼᱟ ᱚᱱᱟ ᱠᱚᱲᱟ ᱯᱟᱥᱴᱟ ᱠᱚ ᱥᱟᱵ ᱛᱟᱨᱟ ᱠᱮᱫᱼᱟ ᱠᱚ ᱦᱮᱡ ᱮᱱᱟ ᱠᱚ᱾ ᱟᱪᱪᱷᱟ᱾ ᱛᱩᱯᱩᱱ ᱠᱷᱚᱱ ᱨᱩᱣᱟᱹᱲ ᱠᱟᱛᱮ ᱟᱪᱪᱷᱟ᱾ ᱥᱟᱛᱮ ᱞᱟᱛᱟᱨ ᱨᱮ ᱠᱟᱹᱢᱤ ᱦᱚᱨᱟ ᱠᱚ ᱛᱟᱦᱮᱱ ᱟᱪᱪᱷᱟ ᱠᱟᱱᱟ᱾ ᱜᱚᱝᱠᱮ ᱚᱱᱟ ᱫᱚ ᱪᱮᱫ ᱞᱮᱠᱟᱱ ᱠᱟᱹᱢᱤ ᱦᱚᱨᱟ ᱠᱚ ᱛᱟᱦᱮᱸ ᱠᱟᱱᱟ? ᱥᱟᱛᱮ ᱞᱟᱛᱟᱨ ᱨᱮ ᱠᱟᱹᱢᱤ ᱦᱚᱨᱟ ᱫᱚ ᱚᱱᱮ ᱱᱟᱦᱟᱜ ᱛᱩᱯᱩᱱ ᱡᱚᱦᱚᱜ ᱜᱤᱫᱽᱨᱟᱹ ᱨᱮ ᱟᱯᱟᱛ ᱛᱮᱫ ᱡᱟᱦᱟᱱᱟᱜ ᱟᱛᱟᱝ ᱟᱱᱟᱜ ᱥᱟᱠᱟᱢᱮ ᱟᱹᱜᱩ ᱛᱚᱨᱟ ᱟᱠᱟᱫ ᱟᱪᱪᱷᱟ ᱟᱛᱱᱟᱜ ᱟᱪᱪᱷᱟ ᱥᱟᱠᱟᱢ᱾ ᱦᱩᱸ᱾ ᱟᱨ ᱩᱱᱤ ᱱᱟᱦᱟᱜ ᱫᱟᱜ ᱫᱩᱞᱤᱡ ᱡᱟᱦᱟᱸᱭ ᱫᱷᱟᱹᱭ ᱵᱩᱰᱷᱤ ᱵᱚ ᱢᱮᱛᱟᱭ ᱠᱟᱱ ᱟᱪᱪᱷᱟ ᱩᱱᱤ ᱫᱚ ᱱᱟᱦᱟᱜ ᱛᱩᱞᱥᱤ ᱥᱟᱠᱟᱢ ᱟᱨ ᱜᱩᱨᱤᱡ ᱫᱟᱜ ᱟᱪᱪᱷᱟ ᱟᱨ ᱵᱟᱹᱴᱤ ᱨᱮ ᱵᱮᱨᱮᱞ ᱫᱟᱜ ᱵᱮᱨᱮᱞ ᱫᱟᱜ ᱵᱚ ᱮᱢᱟᱭᱟ ᱮᱢᱟᱭᱟ ᱦᱳᱭ ᱟᱨ ᱮᱸ, ᱱᱟᱵᱟᱞᱚᱠᱤᱡ ᱮᱸᱜᱟᱛ ᱫᱚ ᱱᱟᱦᱟᱜ ᱚᱱᱟ ᱥᱟᱛᱮ ᱞᱟᱛᱟᱨ ᱨᱮ ᱫᱩᱲᱩᱵ ᱟᱭ ᱟᱨ ᱩᱱᱤ ᱫᱟᱜ ᱫᱩᱞ ᱵᱩᱰᱷᱤ ᱫᱚ ᱥᱟᱛᱮ ᱨᱮ ᱫᱩᱞᱟᱭ ᱛᱩᱞᱥᱤ ᱥᱟᱠᱟᱢ ᱜᱩᱨᱤᱡ ᱫᱟᱜ ᱟᱪᱪᱷᱟ ᱟᱨ ᱱᱩᱭ ᱫᱚ ᱟᱛᱱᱟᱜ ᱥᱟᱠᱟᱢ ᱨᱮ ᱟᱛᱟᱝᱟᱭ ᱞᱮᱸᱜᱟ ᱛᱤ ᱛᱮ ᱡᱚᱨᱚᱜᱼᱟ ᱡᱟᱦᱟᱱᱟᱜ ᱫᱟᱜ ᱮ ᱡᱚᱨᱚᱜᱼᱟ ᱡᱟᱦᱟᱸ ᱟᱛᱟᱝᱟᱭ ᱠᱚᱞᱮ ᱵᱟᱞᱮ ᱜᱤᱫᱽᱨᱟᱹᱭ ᱡᱚᱫ ᱟᱭᱟ ᱟᱨ ᱟᱡ ᱦᱚᱸᱭ ᱡᱚᱫ ᱡᱚᱝᱟ ᱱᱚᱝᱠᱟ ᱯᱮ ᱫᱷᱟᱣ ᱯᱮ ᱫᱷᱟᱣ ᱦᱳᱭ ᱯᱮ ᱫᱷᱟᱣ ᱡᱚᱫ ᱠᱮᱫ ᱛᱟᱭᱚᱢ ᱤᱱᱟᱹ ᱤᱱᱟᱹ ᱛᱟᱭᱚᱢ ᱟᱪᱪᱷᱟ ᱟᱫᱽᱣᱟ ᱪᱟᱣᱞᱮ ᱨᱤᱫ ᱟᱠᱟᱱ ᱦᱚᱞᱚᱝ ᱯᱮᱭᱟ ᱯᱷᱩᱲᱩᱜ ᱨᱮᱠᱚ ᱦᱟᱹᱴᱤᱧᱟ ᱯᱮ ᱯᱷᱩᱲᱩᱜ ᱦᱟᱹᱴᱤᱧᱟ ᱦᱳᱭ ᱢᱤᱫ ᱯᱷᱩᱲᱩᱜ ᱫᱚ ᱵᱟᱞᱮ ᱜᱤᱫᱽᱨᱟᱹ ᱟᱨ ᱮᱸᱜᱟᱛ ᱟᱪᱪᱷᱟ ᱛᱤᱨᱯᱤᱭᱟᱹ ᱠᱤᱱᱟᱭ ᱟᱨ ᱡᱟᱦᱟᱸ ᱚᱲᱟᱜ ᱪᱷᱩᱛ ᱜᱚᱵᱚᱫ ᱟᱠᱟᱱ ᱫᱚ ᱚᱱᱟ ᱜᱚᱴᱟᱭ ᱛᱤᱨᱯᱤᱭᱟ ᱛᱤᱨᱯᱤ ᱦᱳᱭ ᱛᱤᱨᱯᱤ ᱛᱟᱭᱚᱢ ᱚᱱᱟ ᱫᱚ ᱫᱚᱦᱚ ᱠᱟᱜᱼᱟᱭ ᱚᱱᱮ ᱱᱟᱦᱟᱜ ᱮᱱᱟᱝ ᱩᱜᱽᱞᱤ ᱥᱟᱨ ᱨᱮ ᱛᱚᱞ ᱟᱠᱟᱱ ᱟᱪᱪᱷᱟ ᱥᱩᱛᱟᱹᱢ ᱟᱪᱪᱷᱟ ᱥᱟᱥᱟᱝ ᱮ ᱠᱚᱭ ᱠᱚᱜᱼᱟ ᱚᱱᱟ ᱥᱟᱥᱟᱝ ᱧᱚᱜᱼᱟ ᱚᱱᱟ ᱛᱮᱜᱮ ᱜᱤᱫᱽᱨᱟᱹ ᱫᱚᱭ ᱜᱤᱫᱽᱨᱟᱹᱭ ᱰᱚᱨᱟᱭ ᱟᱨᱮ ᱢᱟᱞᱟ ᱠᱟᱭᱟ ᱢᱟᱞᱟ ᱠᱟᱭᱟ ᱱᱚᱜᱼᱚᱭ ᱱᱚᱝᱠᱟ ᱠᱟᱹᱢᱤ ᱦᱚᱨᱟ ᱢᱮᱱᱟᱜᱼᱟ ᱟᱪᱪᱷᱟ ᱤᱱᱟᱹ ᱛᱟᱭᱚᱢ ᱫᱚ ᱜᱚᱢᱠᱮ ᱤᱱᱟᱹ ᱤᱱᱟᱹ ᱛᱟᱭᱚᱢ ᱟᱪᱪᱷᱟ ᱡᱚᱛᱚ ᱦᱚᱲ ᱚᱲᱟᱜ ᱛᱮᱠᱚ ᱵᱚᱞᱚᱱᱟ ᱵᱚᱞᱚᱱᱟ ᱫᱟᱜ ᱫᱩᱞ ᱵᱩᱰᱷᱤ ᱠᱚ ᱟᱨ ᱱᱩᱠᱩ ᱜᱤᱫᱟᱹᱨ ᱠᱚ ᱥᱟᱥᱟᱝ ᱨᱤᱫ ᱠᱚ ᱦᱚᱭᱚ ᱠᱚ ᱡᱚᱛᱚ ᱦᱚᱲ ᱜᱮ ᱚᱲᱟᱜ ᱛᱮᱠᱚ ᱵᱚᱞᱚᱱᱟ ᱟᱪᱪᱷᱟ ᱱᱚᱰᱮ ᱱᱟᱦᱟᱜ ᱟᱸ, ᱦᱚᱞᱚᱝ ᱛᱮ ᱵᱮᱱᱟᱣ ᱟᱠᱟᱱ ᱵᱟᱨᱭᱟ ᱯᱤᱴᱷᱟᱹ ᱵᱟᱨᱭᱟ ᱯᱤᱴᱷᱟᱹ ᱪᱩᱞᱦᱟᱹ ᱨᱮᱠᱚ ᱨᱟᱯᱟᱜᱟ ᱚ ᱦᱚᱸ ᱚᱱᱟ ᱫᱚ ᱢᱤᱢᱤᱫᱴᱟᱝ ᱥᱟᱠᱟᱢ ᱛᱮᱜᱮ ᱯᱤᱴᱷᱟᱹ ᱦᱩᱭᱩᱜᱼᱟ ᱵᱟᱨᱭᱟ ᱯᱤᱴᱷᱟᱹ ᱟᱪᱪᱷᱟ ᱟᱨ ᱚᱱᱟ ᱫᱚ ᱵᱟᱠᱚ ᱩᱞᱴᱟᱹᱣᱟ ᱦᱮᱸ ᱦᱮᱸ ᱚᱱᱟ ᱨᱟᱲᱟ ᱠᱟᱛᱮ ᱟᱫᱚ ᱩᱱᱤ ᱵᱟᱞᱮ ᱠᱚᱞᱮ ᱵᱟᱞᱮ ᱜᱤᱫᱽᱨᱟᱹ ᱦᱩᱸ ᱞᱩᱛᱩᱨᱮ ᱥᱮᱠᱟᱣᱮᱭᱟ ᱥᱮᱠᱟᱣᱮᱭᱟ ᱦᱳᱭ ᱥᱮᱠᱟᱣᱮᱭᱟ ᱯᱮ ᱫᱷᱟᱣᱮ ᱥᱮᱠᱟᱣᱮᱭᱟ ᱤᱱᱟᱹ ᱛᱟᱭᱱᱚᱢ ᱟᱨ ᱚᱱᱟ ᱫᱚ ᱛᱟᱭᱱᱚᱢ ᱚᱰᱳᱠ ᱠᱟᱛᱮ ᱥᱟᱹᱲᱤᱢ ᱨᱮ ᱚᱱᱟ ᱫᱚᱭ ᱪᱟᱯᱟᱫ ᱪᱟᱯᱟ ᱠᱟᱜᱼᱟ ᱨᱟᱠᱟᱵ ᱠᱟᱜᱼᱟ ᱟᱨᱦᱚᱸ ᱚᱲᱟᱜ ᱛᱮ ᱵᱚᱞᱚᱱᱟᱭ ᱟᱪᱪᱷᱟ ᱥᱟᱱᱟᱢ ᱦᱚᱲ ᱠᱚ ᱫᱩᱲᱩᱵ ᱠᱚᱜᱼᱟ ᱦᱮᱸ ᱦᱮᱸ ᱫᱩᱲᱩᱵ ᱠᱟᱛᱮ ᱱᱚᱸᱰᱮ ᱫᱚ ᱮᱜᱮᱨ ᱠᱟᱹᱢᱤ ᱦᱚᱨᱟ ᱱᱟᱦᱟᱜ ᱮᱦᱚᱵᱚᱜᱼᱟ ᱮᱜᱮᱨ ᱠᱟᱹᱢᱤ ᱦᱚᱨᱟ ᱪᱮ ᱦᱳᱭ ᱮᱜᱮᱨ ᱠᱟᱹᱢᱤ ᱦᱚᱨᱟ ᱦᱮᱸ᱾ ᱜᱤᱫᱽᱨᱟᱹ ᱮᱜᱮᱨ ᱠᱟᱹᱢᱤ ᱦᱚᱨᱟ ᱜᱤᱫᱽᱨᱟᱹ ᱠᱚ ᱮᱜᱮᱨᱮᱭᱟ ᱮᱜᱮᱨᱮᱭᱟ ᱩᱱᱤ ᱢᱟ ᱦᱟᱸᱜ ᱵᱟᱭ ᱡᱚᱢᱟ ᱪᱮ ᱵᱟᱭ ᱦᱳᱭ ᱴᱷᱤᱠᱟᱹ ᱡᱚᱢᱟ ᱠᱟᱜᱼᱟ ᱪᱮ ᱩᱱ ᱡᱚᱦᱚᱜ ᱦᱳᱭ ᱜᱮᱠᱚ ᱮᱜᱮᱨ ᱠᱟᱭᱟ ᱮᱜᱮᱨᱮᱭᱟ ᱠᱚ ᱚᱸᱰᱮ ᱱᱟᱦᱟᱜ ᱮᱜᱮᱨ ᱠᱟᱹᱢᱤ ᱦᱚᱨᱟ ᱢᱮᱱᱟᱜᱼᱟ ᱦᱮᱸ ᱦᱮᱸ ᱟᱫᱚ ᱱᱚᱰᱮ ᱱᱟᱦᱟᱜ ᱫᱟᱜ ᱫᱩᱞ ᱵᱩᱰᱷᱤ ᱱᱟᱦᱟᱜ ᱜᱤᱫᱽᱨᱟᱹᱭ ᱥᱮᱯᱮᱧᱮᱜᱼᱟ ᱟᱯᱟᱛ ᱴᱷᱮᱱᱮ ᱤᱫᱤᱭᱮᱭᱟ ᱟᱪᱪᱷᱟ ᱟᱯᱟᱛ ᱯᱮ ᱫᱷᱟᱣ ᱛᱷᱩᱢ ᱠᱟᱛᱮ ᱟᱫᱚᱭ ᱮᱜᱮᱨᱮᱭᱟ ᱮᱜᱮᱨᱮᱭᱟ ᱮᱜᱮᱨ ᱠᱮᱫᱮ ᱠᱷᱟᱱᱮ ᱡᱚᱛᱚ ᱦᱚᱲ ᱴᱷᱮᱱ ᱛᱟᱭᱱᱚᱢ ᱫᱚ ᱩᱱᱤ ᱫᱟᱹᱭ ᱵᱩᱰᱷᱤ ᱜᱮ ᱱᱟᱜ ᱫᱷᱟᱹᱭ ᱵᱩᱰᱷᱤ ᱱᱟᱜ ᱛᱟᱵᱚᱱ ᱫᱟᱜ ᱫᱩᱞᱤᱧ ᱟᱥᱮᱱᱮᱭᱟᱭ ᱡᱚᱛᱚ ᱜᱤᱫᱽᱨᱟᱹ ᱠᱚ ᱛᱷᱩᱢᱟᱭᱟ ᱠᱚ ᱟᱨ ᱠᱚ ᱮᱜᱮᱨ ᱟᱨ ᱠᱚ ᱮᱜᱮᱨᱮᱭᱟ ᱯᱷᱟᱞᱱᱟ ᱵᱚ ᱮᱜᱮᱨ ᱠᱮᱫᱮᱭᱟ ᱦᱳᱭ ᱦᱳᱭ ᱚᱱᱠᱟ ᱡᱚᱛᱚ ᱦᱚᱲ ᱴᱷᱮᱱᱮ ᱟᱹᱪᱩᱨᱮᱭᱟ ᱟᱨ ᱟᱹᱪᱩᱨ ᱯᱩᱨᱟᱹᱣ ᱛᱟᱭᱚᱢ

ᱱᱚᱣᱟ ᱫᱚ ᱱᱟᱦᱟᱜ ᱠᱚ ᱢᱮᱛᱟᱜ ᱠᱟᱱᱟ ᱢᱤᱫ ᱦᱤᱥᱟᱹᱵ ᱛᱮᱫᱚ ᱟᱵᱚ ᱫᱚ ᱱᱟᱦᱟᱜ ᱵᱚ ᱡᱟᱹᱛᱤᱜ ᱠᱟᱱᱟ ᱵᱚ ᱟᱨᱦᱚᱸ ᱱᱚᱰᱮ ᱫᱚᱵᱚ ᱢᱮᱱᱟ ᱢᱟᱞᱟ ᱢᱟᱞᱟ ᱦᱮᱸ ᱦᱳᱭ ᱟᱫᱚ ᱩᱱ ᱡᱚᱦᱚᱜ ᱫᱚ ᱱᱟᱦᱟᱜ ᱚᱱᱟ ᱫᱚᱠᱚ ᱢᱮᱱᱟ ᱛᱮᱦᱮᱧ ᱫᱚ ᱯᱷᱟᱞᱱᱟ ᱵᱚ ᱮᱜᱮᱨ ᱠᱮᱫᱮ ᱫᱚ ᱩᱱᱤᱭᱟᱜ ᱢᱟᱞᱟ ᱡᱚᱛᱚ ᱦᱚᱲ ᱵᱚ ᱦᱚᱨᱚᱜ ᱟᱠᱚ᱾ ᱦᱚᱨᱚᱜᱟ ᱦᱳᱭ ᱟᱫᱚ ᱚᱱᱟ ᱢᱟᱞᱟ ᱜᱮ ᱱᱟᱦᱟᱜ ᱮ ᱛᱤᱨᱯᱤᱭᱟᱫ ᱠᱚᱫᱚ ᱢᱟᱞᱟ ᱵᱟᱲᱟ ᱦᱟᱫ ᱠᱚᱣᱟ ᱱᱟᱦᱟᱜ ᱟᱪᱪᱷᱟ ᱟᱨ ᱱᱚᱣᱟ ᱢᱟᱞᱟ ᱨᱮᱱᱟᱜ ᱥᱮᱨᱮᱧ

ᱤᱱᱟᱹ ᱛᱟᱭᱚᱢ ᱫᱚ ᱢᱮᱫ ᱦᱟᱞᱟᱝ ᱠᱟᱹᱢᱤ ᱦᱚᱨᱟ ᱚᱱᱟ ᱫᱚ ᱜᱚᱢᱠᱮ ᱚᱠᱟ ᱞᱮᱠᱟ ᱠᱚ ᱢᱮᱫ ᱠᱚ ᱦᱟᱞᱟᱝᱟ ᱢᱮᱫ ᱦᱟᱞᱟᱝ ᱫᱚ ᱩᱱᱤ ᱫᱟᱜ ᱫᱩᱞ ᱵᱩᱰᱷᱤ ᱫᱚ ᱱᱟᱦᱟᱜ ᱜᱟᱱᱟᱲᱮ ᱠᱷᱚᱱ ᱵᱟᱦᱨᱮ ᱥᱟᱦᱟᱭ ᱥᱮᱱᱚᱜᱼᱟ ᱟᱪᱪᱷᱟ ᱟᱨ ᱱᱟᱵᱟᱞᱚᱠ ᱮᱸᱜᱟᱛ ᱫᱚ ᱵᱷᱤᱛᱨᱤ ᱥᱟᱦᱟᱨᱮ ᱛᱟᱦᱮᱸ ᱠᱚᱜᱼᱟᱭ ᱥᱤᱞᱯᱤᱧ ᱛᱮ ᱫᱟᱱᱟᱝ ᱧᱚᱜ ᱠᱚᱜ ᱢᱟᱭ ᱚᱱᱠᱟ ᱟᱞᱚ ᱠᱤᱱ ᱧᱮᱯᱮᱞ ᱢᱟ ᱚᱸᱰᱮ ᱫᱚ ᱱᱟᱦᱟᱜ ᱫᱟᱜ ᱵᱚᱸᱜᱟ ᱨᱮᱱᱟᱜ ᱢᱮᱱᱟᱜᱼᱟ ᱯᱮᱭᱟ ᱯᱷᱩᱲᱩᱜ ᱨᱮ ᱫᱟᱜ ᱮ ᱵᱚᱸᱜᱟᱭᱟ ᱚᱱᱟ ᱯᱷᱩᱲᱩᱜ ᱫᱚ ᱫᱟᱜ ᱫᱩᱞ ᱵᱩᱰᱷᱤᱭ ᱥᱟᱵ ᱠᱟᱜᱼᱟᱭ ᱱᱚᱣᱟ ᱥᱟᱦᱟ ᱠᱷᱚᱱ ᱱᱩᱭᱮ ᱟᱬᱛᱤ ᱟᱭᱟ ᱠᱷᱟᱹᱞᱤ ᱯᱷᱩᱲᱩᱜ ᱜᱮ ᱧᱮᱞ ᱧᱟᱢᱟᱭ ᱦᱚᱲ ᱫᱚ ᱱᱟᱦᱟᱜ ᱵᱟᱹᱠᱤᱱ ᱧᱮᱯᱮᱞᱟ ᱦᱚᱲ ᱫᱚ ᱱᱟᱦᱟᱜ ᱚᱱᱠᱟ ᱫᱚ ᱵᱟᱹᱠᱤᱱ ᱧᱮᱯᱮᱞᱟ ᱟᱪᱪᱷᱟ ᱱᱚᱛᱮ ᱠᱷᱚᱱᱮ ᱫᱩᱞᱟᱭᱟ ᱦᱟᱱᱛᱮ ᱨᱮ ᱩᱱᱤ ᱫᱟᱜ ᱫᱩᱞ ᱵᱩᱰᱷᱤ ᱵᱚᱸᱜᱟᱭᱟᱭ ᱟᱨᱮ ᱧᱩ ᱤᱸᱜᱩᱞᱟᱭ ᱟᱨ ᱵᱚᱦᱚᱜ ᱥᱮᱫ ᱛᱮ ᱱᱚᱝᱠᱟᱭ ᱪᱟᱯᱟᱫ ᱜᱚᱫ ᱱᱚᱝᱠᱟᱭ ᱠᱟᱜᱼᱟ ᱯᱟᱨᱚᱢᱟ ᱱᱚᱝᱠᱟ ᱯᱟᱨᱚᱢᱟᱭ ᱦᱚᱸ ᱦᱚᱸ ᱟᱨ ᱯᱮᱭᱟᱭ ᱵᱚᱸᱜᱟᱭᱟ ᱟᱨᱮ ᱪᱟᱯᱟᱫᱟ ᱟᱨ ᱤᱱᱟᱹ ᱨᱮᱜᱮ ᱱᱟᱦᱟᱜ ᱠᱟᱹᱢᱤ ᱦᱚᱨᱟ ᱫᱚ